ᱞᱟᱫᱟᱠᱷ ᱨᱮᱱᱟᱜ ᱜᱟᱞᱣᱟᱱ ᱜᱷᱟᱴᱤ ᱨᱮ ᱵᱷᱟᱨᱚᱛ ᱪᱤᱱ ᱨᱤᱱ ᱯᱷᱟᱹᱫ ᱠᱚ ᱛᱟᱞᱟᱨᱮ ᱛᱟᱯᱟᱢ ᱨᱮ ᱵᱷᱟᱨᱚᱛ ᱨᱤᱱ ᱵᱟᱨᱜᱮᱞ ᱯᱷᱟᱹᱫ ᱠᱚ ᱢᱟᱹᱫ ᱨᱮ ᱯᱮᱭᱟ ᱯᱷᱟᱹᱫᱤᱱ ᱠᱚ ᱜᱚᱡ ᱮᱱᱟ ᱵᱷᱟᱨᱚᱛ ᱨᱮ ᱠᱳᱨᱳᱱᱟ ᱟᱡᱟᱨ ᱢᱤᱫ ᱫᱤᱱ ᱨᱮ ᱜᱮ ᱢᱤᱫ ᱦᱟᱡᱟᱨ ᱦᱮᱡ ᱮᱱ ᱛᱟᱭᱚᱢ ᱠᱚ ᱦᱩᱭᱮᱱᱟ ᱯᱮ ᱞᱟᱠᱷ ᱛᱩᱜᱮ ᱛᱩᱨ ᱦᱟᱡᱟᱨ ᱟᱨᱮ ᱥᱟᱭ ᱛᱩᱜᱮ ᱛᱩᱨ

ᱢᱟᱨᱟᱝ ᱢᱚᱱᱛᱨᱤ ᱟᱢ ᱪᱮᱫᱟᱜ ᱩᱠᱩ ᱛᱷᱤᱨ ᱛᱷᱟᱨ ᱨᱮ ᱢᱮᱱᱟᱢᱟ ᱵᱟᱨᱦᱮ ᱚᱰᱚᱠ ᱠᱟᱛᱮ ᱫᱤᱥᱚᱢ ᱨᱤᱱ ᱦᱚᱸ ᱥᱟᱹᱨᱤ ᱠᱟᱛᱷᱟ ᱞᱟᱹᱭ ᱟᱠᱚ ᱢᱮ ᱱᱚᱣᱟ ᱠᱟᱛᱷᱟ ᱢᱮᱱ ᱠᱮᱜᱼᱟ ᱨᱟᱦᱩᱞ ᱜᱟᱱᱫᱷᱤ ᱞᱟᱫᱟᱠᱷ ᱨᱮᱱᱟᱜ ᱜᱟᱞᱣᱟᱱ ᱜᱷᱟᱴᱤ ᱨᱮ ᱵᱷᱟᱨᱚᱛ ᱪᱤᱱ ᱛᱟᱯᱟᱢ ᱛᱟᱞᱟᱨᱮ ᱵᱷᱟᱨᱚᱛ ᱨᱤᱱ ᱵᱟᱨᱜᱮᱞ ᱯᱷᱟᱹᱫ ᱠᱚ ᱜᱚᱡ ᱮᱱᱟ ᱯᱷᱟᱹᱫᱽ ᱠᱚ ᱞᱟᱹᱭ ᱠᱮᱫᱟ ᱡᱮ ᱱᱚᱣᱟ ᱛᱟᱯᱟᱢ ᱨᱮᱜᱮ ᱮᱭᱟᱭ ᱯᱷᱟᱹᱫᱽ ᱠᱚ ᱜᱷᱟᱹᱞ ᱟᱠᱟᱱ ᱛᱟᱦᱮᱸᱫ ᱟᱨ ᱥᱩᱱ ᱠᱷᱚᱱ ᱠᱚᱢ ᱛᱟᱯᱢᱟᱱ ᱨᱮᱱᱟᱜ ᱪᱮᱛᱟᱱ ᱨᱮ ᱢᱮᱱᱟᱜ ᱜᱟᱞᱣᱟᱱ ᱮᱞᱟᱠᱟ ᱨᱮ ᱛᱟᱭᱚᱢ ᱛᱮ ᱱᱩᱠᱩ ᱠᱚ ᱜᱚᱡ ᱮᱱᱟ᱾ ᱱᱚᱣᱟ ᱠᱷᱚᱱ ᱞᱟᱦᱟ ᱛᱮ ᱵᱷᱟᱨᱚᱛᱤ ᱯᱷᱟᱹᱫᱽ ᱨᱤᱱᱤᱡ ᱢᱤᱫᱴᱟᱹᱝ ᱜᱟᱹᱞᱤᱢ ᱟᱨ ᱵᱟᱨᱭᱟ ᱯᱷᱟᱹᱫᱽ ᱜᱚᱡ ᱨᱮᱱᱟᱜ ᱯᱩᱥᱴᱟᱹᱣ ᱮᱱ ᱛᱟᱦᱮᱸᱫ᱾ ᱵᱟᱞᱮ ᱢᱟᱦᱟᱸ ᱦᱤᱞᱚᱜ ᱧᱤᱫᱟᱹ ᱯᱷᱟᱹᱫᱽ ᱦᱚᱛᱮ ᱛᱮ ᱞᱟᱹᱭ ᱮᱱᱟ ᱡᱮ ᱜᱟᱞᱣᱟᱱ ᱮᱞᱟᱠᱟ ᱨᱮ ᱵᱷᱟᱨᱚᱛ ᱟᱨ ᱪᱤᱱ ᱵᱟᱱᱟᱨ ᱫᱤᱥᱚᱢ ᱨᱤᱱ ᱯᱷᱟᱹᱫᱽ ᱛᱟᱞᱟ ᱛᱮ ᱛᱩᱯᱩᱫ ᱠᱚᱢ ᱟᱠᱟᱱᱟ᱾ ᱱᱚᱣᱟ ᱠᱷᱚᱱ ᱢᱟᱬᱟᱝ ᱜᱮ ᱢᱚᱬ ᱟᱨ ᱜᱮ ᱛᱩᱨ ᱡᱩᱱ ᱦᱤᱞᱚᱜ ᱵᱟᱱᱟᱨ ᱯᱟᱦᱴᱟ ᱥᱮᱫ ᱠᱷᱚᱱ ᱟᱹᱰᱤ ᱡᱩᱨ ᱛᱟᱯᱟᱢ ᱦᱩᱭ ᱞᱮᱱᱟ ᱱᱚᱣᱟ ᱦᱚᱸ ᱵᱟᱰᱟᱭ ᱧᱟᱢ ᱮᱱᱟ ᱪᱮ ᱫᱤᱥᱚᱢ ᱨᱮ ᱯᱷᱟᱹᱫ ᱫᱤᱥᱚᱢ ᱵᱟᱧᱪᱟᱣ ᱞᱟᱹᱜᱤᱫ ᱞᱮᱛᱟᱲ ᱞᱟᱹᱲᱦᱟᱹᱭ ᱨᱮ ᱢᱮᱱᱟᱜ ᱟᱠᱟᱫ ᱠᱚ ᱛᱟᱦᱮᱸᱫ᱾ ᱱᱚᱣᱟ ᱞᱟᱦᱟ ᱛᱮ ᱱᱚᱣᱟ ᱦᱚᱸ ᱞᱟᱹᱭ ᱞᱮᱱ ᱛᱟᱦᱮᱸᱫ ᱪᱮ ᱵᱟᱱᱟᱨ ᱫᱤᱥᱚᱢ ᱜᱮ ᱟᱹᱰᱤ ᱡᱳᱨ ᱠᱤᱱ ᱦᱟᱹᱱ ᱟᱠᱟᱱᱟ ᱢᱮᱱᱠᱷᱟᱱ ᱱᱤᱛ ᱦᱟᱹᱵᱤᱡ ᱪᱤᱱ ᱫᱤᱥᱚᱢ ᱱᱚᱣᱟ ᱵᱟᱭ ᱞᱟᱹᱭ ᱥᱚᱫᱚᱨ ᱟᱠᱟᱫᱼᱟ ᱪᱮ ᱩᱱᱤ ᱛᱤᱱᱟᱹᱜ ᱮ ᱦᱟᱹᱱ ᱟᱠᱟᱱᱟ᱾ ᱪᱤᱱᱤ ᱥᱚᱨᱠᱟᱨ ᱠᱷᱚᱵᱚᱨ ᱠᱟᱜᱚᱡᱽ ᱜᱞᱳᱵᱟᱞ ᱴᱟᱭᱢᱥ ᱨᱤᱱᱤᱡ ᱥᱟᱯᱲᱮᱛ ᱮ ᱢᱮᱱ ᱠᱮᱫᱼᱟ ᱪᱮ ᱱᱚᱣᱟ ᱛᱟᱯᱟᱢ ᱨᱮ ᱪᱤᱱ ᱦᱚᱸ ᱟᱹᱰᱤ ᱥᱚᱠᱛᱚᱭ ᱦᱟᱹᱱ ᱟᱠᱟᱱᱟ᱾ ᱵᱷᱟᱨᱛᱤᱭᱚ ᱵᱤᱫᱮᱥ ᱢᱚᱱᱛᱨᱟᱞᱚᱭ ᱨᱤᱱᱤᱡ ᱜᱟᱞᱚᱪᱤᱭᱟᱹ ᱚᱱᱩᱨᱟᱜᱽ ᱥᱨᱤᱵᱟᱥᱛᱟᱣ ᱞᱟᱹᱭ ᱠᱮᱫᱼᱟ ᱪᱮ ᱪᱮ ᱵᱷᱟᱨᱚᱛ ᱟᱨ ᱪᱤᱱ ᱯᱩᱨᱵᱤ ᱞᱟᱫᱟᱠᱷ ᱨᱮᱱᱟᱜ ᱥᱤᱢᱟᱹ ᱮᱞᱟᱠᱟ ᱨᱮ ᱯᱷᱟᱹᱫ ᱠᱩᱴᱱᱤᱛᱤ ᱛᱟᱞᱟ ᱛᱮ ᱛᱟᱯᱟᱢ ᱠᱚᱢ ᱞᱟᱹᱜᱤᱫ ᱠᱚ ᱜᱟᱞᱚᱪᱮᱫ ᱛᱟᱦᱮᱸᱫ᱾ ᱛᱩᱨᱩᱭ ᱡᱩᱱ ᱦᱤᱞᱳᱜ ᱥᱤᱱᱤᱭᱚᱨ ᱠᱚᱢᱟᱱᱰᱟᱨ ᱠᱚᱣᱟᱜ ᱫᱩᱯᱲᱩᱵ ᱟᱹᱰᱤ ᱱᱟᱯᱟᱭ ᱛᱮ ᱦᱩᱭ ᱥᱟᱹᱛ ᱞᱮᱱᱟ ᱚᱱᱟ ᱦᱚᱛᱮᱛᱮ ᱠᱷᱟᱹᱯᱟᱹᱨᱤᱭᱟᱹ ᱠᱚᱢ ᱨᱮᱱᱟᱜ ᱠᱟᱹᱢᱤ ᱦᱚᱨᱟ ᱦᱚᱸ ᱦᱮᱸ ᱥᱟᱹᱨᱤ ᱞᱮᱱᱟ ᱚᱱᱟ ᱛᱟᱭᱱᱚᱢ ᱦᱚᱸ ᱠᱚᱢᱟᱱᱰᱟᱨ ᱠᱚᱣᱟᱜ ᱜᱟᱞᱢᱟᱨᱟᱣ ᱫᱚ ᱞᱮᱛᱟᱲ ᱜᱮ ᱛᱟᱦᱮᱸ ᱠᱟᱱᱟ ᱟᱨ ᱡᱟᱦᱟᱸ ᱴᱷᱟᱹᱣᱠᱟᱹ ᱟᱠᱟᱱᱟ ᱚᱱᱟ ᱜᱨᱟᱣᱩᱱᱰ ᱞᱮᱵᱟᱨ ᱨᱮ ᱪᱮᱫ ᱞᱮᱠᱟᱛᱮ ᱞᱟᱹᱜᱩᱜᱼᱟ ᱚᱱᱟ ᱠᱚ ᱠᱩᱨᱩᱢᱩᱴᱩᱭᱮᱫ ᱛᱟᱦᱮᱸᱫ ᱟᱱᱩᱨᱟᱜᱽ ᱥᱨᱤᱵᱟᱥᱛᱟᱣᱮ ᱢᱮᱱ ᱠᱮᱫᱼᱟ ᱡᱮ ᱟᱞᱮᱭᱟᱜ ᱯᱟᱹᱛᱭᱟᱹᱣ ᱛᱟᱦᱮᱸ ᱠᱟᱱᱟ ᱡᱮ ᱡᱚᱛᱚᱣᱟᱜ ᱱᱟᱯᱟᱭ ᱛᱮ ᱦᱩᱭᱩᱜᱼᱟ ᱢᱮᱱᱠᱷᱟᱱ ᱪᱤᱱᱤ ᱠᱚᱣᱟᱜ ᱱᱚᱣᱟ ᱠᱟᱛᱷᱟ ᱠᱷᱚᱱᱟᱜ ᱠᱚ ᱵᱚᱫᱚᱞᱮᱱᱟ ᱜᱟᱞᱣᱟᱱ ᱜᱷᱟᱹᱴᱤ ᱨᱮ ᱞᱟᱭᱤᱱ ᱟᱯ ᱮᱠᱥᱚᱱ ᱨᱮᱱᱟᱜ ᱢᱟᱹᱱ ᱫᱚᱦᱚᱜ ᱢᱟ᱾ ᱥᱤᱸᱜᱤ ᱢᱟᱦᱟᱸ ᱧᱤᱫᱟᱹ ᱦᱟᱜ ᱛᱟᱯᱟᱢ ᱵᱟᱵᱚᱛ ᱛᱮ ᱞᱟᱹᱭ ᱠᱮᱫᱼᱟᱭ ᱜᱮ ᱢᱚᱬᱮ ᱡᱩᱱ ᱨᱮᱱᱟᱜ ᱟᱹᱭᱩᱵ ᱟᱨ ᱧᱤᱫᱟᱹ ᱚᱠᱛᱚ ᱠᱷᱟᱹᱯᱟᱹᱨᱤ ᱦᱩᱭ ᱮᱱᱟ᱾ ᱱᱚᱶᱟ ᱨᱮᱱᱟᱜ ᱠᱟᱨᱚᱱ ᱫᱚ ᱱᱚᱶᱟ ᱛᱟᱦᱮᱸ ᱠᱟᱱᱟ ᱪᱤ ᱪᱤᱱ ᱯᱟᱦᱴᱟ ᱨᱤᱱ ᱯᱷᱟᱹᱫᱽ ᱠᱚ ᱟᱠᱚᱣᱟᱜ ᱦᱤᱥᱟᱹᱵᱽ ᱛᱮ ᱟᱠᱚ ᱞᱮᱠᱟ ᱠᱟᱹᱢᱤ ᱨᱮᱱᱟᱜ ᱠᱚ ᱵᱚᱲᱦᱮ ᱠᱮᱫᱼᱟ ᱡᱟᱦᱟᱸ ᱨᱮ ᱵᱟᱱᱟᱨ ᱯᱟᱦᱴᱟ ᱨᱤᱱ ᱯᱷᱟᱹᱫᱽ ᱠᱚ ᱜᱷᱟᱹᱞ ᱮᱱᱟ᱾ ᱡᱩᱫᱤ ᱪᱤᱱᱤ ᱯᱟᱦᱴᱟ ᱨᱤᱱ ᱴᱷᱟᱹᱣᱠᱟᱹ ᱟᱠᱟᱱ ᱠᱟᱛᱷᱟ ᱠᱚ ᱢᱟᱱᱟᱣ ᱵᱟᱛᱟᱣᱟᱭ ᱮᱱᱠᱷᱟᱱ ᱱᱚᱶᱟ ᱫᱚ ᱵᱟᱝ ᱦᱩᱭ ᱠᱚᱜᱼᱟ ᱦᱩᱱᱟᱹᱝ᱾ ᱟᱜᱟᱢ ᱤᱫᱤ ᱛᱮ ᱱᱚᱶᱟ ᱦᱚᱸ ᱞᱟᱹᱭ ᱠᱮᱫᱼᱟ ᱪᱤ ᱡᱩᱫᱤ ᱥᱤᱢᱟᱹ ᱴᱚᱴᱷᱟ ᱨᱮ ᱠᱷᱟᱹᱵᱟᱹᱨᱤᱭᱟᱹ ᱠᱚᱫᱚ ᱜᱟᱞᱢᱟᱨᱟᱣ ᱠᱟᱛᱮ ᱜᱮ ᱥᱚᱡᱷᱮ ᱞᱟᱹᱠᱛᱤ ᱠᱟᱱᱟ᱾ ᱛᱚᱵᱮ ᱮᱱᱟᱝ ᱜᱮ ᱵᱷᱟᱨᱚᱛ ᱨᱮᱱᱟᱜ ᱫᱟᱲᱮ ᱫᱚ ᱵᱟᱧᱪᱟᱣ ᱫᱚᱦᱚ ᱠᱮᱭᱟ ᱵᱚᱱ᱾ ᱫᱚᱥᱟᱨ ᱯᱟᱦᱴᱟ ᱪᱤᱱ ᱫᱚ ᱱᱚᱣᱟ ᱮᱞᱤᱜᱮᱥᱚᱱ ᱟᱠᱟᱫᱼᱟ ᱪᱮ ᱵᱷᱟᱨᱚᱛ ᱢᱟᱨᱮᱱᱟᱜ ᱵᱚᱫᱚᱞ ᱨᱮᱱᱟᱜ ᱮ ᱪᱮᱥᱴᱟᱭᱮᱫᱼᱟ ᱟᱨ ᱩᱱᱤ ᱱᱚᱠᱟᱱᱟᱜ ᱠᱟᱹᱢᱤ ᱠᱚᱭ ᱮᱨᱮᱲ ᱫᱚᱨᱠᱟᱨ᱾ ᱯᱩᱨᱵᱤ ᱥᱤᱝᱵᱷᱩᱢ ᱵᱟᱦᱨᱟᱜᱳᱲᱟ ᱯᱩᱨᱠᱷᱟᱱᱰ ᱨᱮᱱᱟᱜ ᱪᱤᱝᱲᱟ ᱯᱟᱧᱪᱟᱭᱛ ᱨᱮᱱᱟᱜ ᱠᱚᱥᱟᱯᱷᱟᱞᱤᱭᱟᱹ ᱟᱹᱛᱩ ᱨᱤᱱᱤᱡ ᱵᱤᱨᱵᱟᱱᱴᱟ ᱜᱟᱱᱮᱥ ᱦᱟᱸᱥᱫᱟᱜ, ᱡᱟᱦᱟᱸᱭ ᱫᱚ ᱵᱟᱜᱮ ᱢᱤᱫ ᱩᱢᱮᱨ ᱮ ᱛᱟᱦᱮᱸ ᱠᱟᱱᱟ, ᱩᱱᱤ ᱥᱟᱹᱦᱤᱫ ᱮᱱᱟᱭ ᱜᱟᱱᱮᱥ ᱦᱟᱸᱥᱫᱟ ᱫᱚ ᱵᱟᱵᱟ ᱥᱩᱵᱫᱟ ᱦᱟᱸᱥᱫᱟ ᱟᱨ ᱟᱭᱳ ᱠᱟᱹᱯᱨᱟᱹ ᱦᱟᱸᱥᱫᱟ ᱤᱡ ᱥᱩᱦᱟᱜᱽ ᱫᱩᱞᱟᱹᱲ ᱵᱮᱴᱟᱭ ᱛᱟᱦᱮᱸ ᱠᱟᱱᱟ ᱫᱟᱫᱟ ᱫᱤᱱᱮᱥ ᱦᱟᱸᱥᱫᱟ ᱥᱟᱶᱛᱟ ᱫᱩᱞᱟᱹᱲᱤᱭᱟᱹ ᱡᱟᱦᱟᱸᱭ ᱫᱚ ᱚᱞ ᱪᱤᱠᱤ ᱢᱟᱪᱮᱫ ᱞᱮᱠᱟᱛᱮ ᱟᱭᱢᱟ ᱥᱮᱨᱢᱟ ᱥᱟᱶᱛᱟ ᱞᱟᱹᱜᱤᱫ ᱚᱠᱛᱚᱭ ᱮᱢ ᱞᱮᱫᱟ ᱥᱟᱱᱟᱢ ᱠᱚᱣᱟᱜ ᱫᱩᱠ ᱛᱮ ᱢᱮᱛᱟᱜ ᱡᱚᱨᱚᱜ ᱵᱟᱝ ᱛᱷᱤᱨᱚᱜ ᱠᱟᱱᱟ ᱜᱟᱱᱮᱥ ᱦᱟᱸᱥᱫᱟ ᱦᱟᱜ ᱡᱚᱱᱚᱢ ᱫᱚ ᱜᱮᱵᱟᱨ ᱚᱠᱴᱳᱵᱚᱨ ᱜᱮ ᱟᱨᱮ ᱥᱟᱭ ᱟᱜᱮ ᱟᱨ ᱥᱟᱞᱮ ᱨᱮ ᱦᱩᱭ ᱞᱮᱱᱟᱭ ᱟᱭᱳ ᱵᱟᱵᱟ ᱟᱨ ᱫᱟᱫᱟ ᱠᱟᱹᱢᱤ ᱠᱟᱹᱥᱱᱤ ᱠᱟᱛᱮ ᱠᱚ ᱚᱞ ᱯᱟᱲᱦᱟᱣ ᱚᱪᱚ ᱞᱮᱫᱮᱭᱟ ᱩᱱᱤ ᱫᱚ ᱠᱮᱲᱮᱠᱩᱪᱟ ᱦᱟᱭ ᱥᱠᱩᱞ ᱠᱷᱚᱱ ᱵᱟᱨ ᱜᱮᱞ ᱢᱚᱬᱮ ᱥᱟᱞᱮ ᱨᱮ ᱢᱮᱴᱨᱤᱠ ᱨᱮ ᱯᱷᱟᱥᱴ ᱰᱤᱵᱷᱤᱡᱚᱱ ᱛᱮ ᱯᱟᱥ ᱞᱮᱫᱟᱭ ᱤᱱᱟᱹ ᱛᱟᱭᱚᱢ ᱮᱞᱵᱤᱥᱮᱢ ᱠᱚᱞᱮᱡᱽ ᱡᱟᱢᱥᱮᱫᱽᱯᱩᱨ ᱨᱮ ᱟᱭᱤᱥᱮ ᱨᱮ ᱮᱰᱢᱤᱥᱚᱱ ᱞᱮᱱᱟᱭ ᱱᱚᱰᱮ ᱠᱷᱚᱱ ᱮᱱ ᱥᱤ ᱥᱤ ᱟᱜ ᱠᱳᱨᱥ ᱯᱩᱨᱟᱹᱣ ᱠᱟᱛᱮ ᱯᱷᱟᱹᱫᱽ ᱨᱮᱱᱟᱜ ᱵᱤᱦᱟᱨ ᱨᱮᱡᱤᱢᱮᱱᱴ ᱨᱮ ᱡᱮᱱᱟᱨᱮᱞ ᱰᱤᱭᱩᱴᱤ ᱞᱟᱹᱜᱤᱫ ᱥᱤᱛᱚᱢᱵᱚᱨ ᱵᱟᱨ ᱜᱮᱞ ᱜᱮᱨᱟᱹᱞ ᱨᱮ ᱵᱟᱪᱷᱟᱣ ᱮᱱᱟᱭ ᱠᱟᱱᱮᱥᱟᱜ ᱫᱚ ᱥᱮᱫᱟᱭ ᱠᱷᱚᱱ ᱜᱮ ᱠᱩᱠᱢᱩ ᱛᱟᱦᱮᱸ ᱠᱟᱱᱟ ᱡᱮ ᱫᱤᱥᱚᱢ ᱠᱷᱟᱹᱛᱤᱨ ᱚᱱᱠᱟᱧ ᱠᱟᱹᱢᱤᱭᱟ ᱡᱮ ᱡᱷᱟᱨᱠᱷᱚᱸᱰ ᱯᱚᱱᱚᱛ ᱥᱟᱶᱛᱮ ᱜᱚᱴᱟ ᱫᱤᱥᱚᱢ ᱨᱮᱱ ᱦᱚᱲ ᱡᱟᱭᱡᱩᱜᱽ ᱠᱚ ᱩᱭᱦᱟᱹᱨ ᱫᱚᱦᱚ ᱠᱟᱹᱧ ᱢᱟ ᱟᱡᱟᱜ ᱠᱩᱠᱢᱩ ᱢᱟ ᱛᱟᱭ ᱯᱩᱨᱟᱹᱣ ᱮᱱᱟ ᱢᱮᱱᱠᱷᱟᱱ ᱜᱷᱟᱨᱚᱸᱡᱽ ᱨᱮᱱ ᱦᱚᱲ ᱟᱡᱟᱜ ᱚᱵᱷᱟᱵᱽ ᱪᱤᱠᱟᱹ ᱛᱮᱠᱚ ᱯᱩᱨᱩᱱᱟ ᱥᱟᱹᱦᱤᱫ ᱜᱟᱱᱮᱛ ᱦᱟᱸᱥᱫᱟ ᱦᱟᱜ ᱜᱚᱡ ᱦᱚᱲᱢᱚ ᱛᱮᱦᱮᱧ ᱟᱹᱭᱩᱵ ᱨᱟᱺᱪᱤ ᱮᱭᱟᱨᱯᱳᱨᱴ ᱠᱚ ᱥᱮᱴᱮᱨᱟ ᱥᱮᱴᱮᱨ ᱠᱟᱛᱮ ᱮᱭᱟᱨᱯᱳᱨᱴ ᱨᱮ ᱥᱟᱞᱟᱢᱤ ᱠᱚ ᱮᱢᱟ ᱤᱱᱟᱹ ᱛᱟᱭᱱᱚᱢ ᱚᱲᱟᱜ ᱛᱮᱠᱚ ᱥᱮᱴᱮᱨᱟ ᱱᱤᱛᱚᱜ ᱟᱹᱭᱩᱵ ᱛᱩᱨᱩᱭ ᱴᱟᱲᱟᱝ ᱚᱠᱛᱚ ᱟᱡ ᱫᱟᱫᱟ ᱫᱤᱱᱮᱥ ᱥᱟᱶ ᱜᱟᱞᱢᱟᱨᱟᱣ ᱦᱩᱭ ᱮᱱᱟ ᱵᱟᱝᱢᱟ ᱱᱤᱛ ᱦᱟᱹᱵᱤᱡ ᱯᱟᱴᱱᱟ ᱠᱚ ᱥᱮᱴᱮᱨ ᱟᱠᱟᱱᱟ᱾ ᱚᱲᱟᱜ ᱥᱮᱴᱮᱨᱚᱜ ᱨᱮ ᱯᱟᱞᱮᱫ ᱧᱤᱫᱟᱹ ᱜᱚᱫᱚᱜᱼᱟ᱾ ᱟᱫᱚ ᱱᱩᱭᱟᱜ ᱥᱟᱦᱟᱱ ᱥᱮᱸᱜᱮᱞ ᱫᱚ ᱜᱮ ᱟᱨᱮ ᱢᱟᱹᱦᱤᱛ ᱦᱤᱞᱚᱜ ᱜᱮ ᱦᱩᱭᱩᱜᱼᱟ᱾ ᱱᱚᱣᱟ ᱥᱟᱶᱛᱮ ᱢᱚᱭᱩᱨᱵᱷᱚᱸᱡᱽ ᱪᱟᱢᱯᱟᱣᱫᱟ ᱟᱹᱛᱩ ᱨᱤᱱᱤᱡ ᱱᱟᱭᱟᱵᱽ ᱥᱩᱵᱮᱫᱟᱨ ᱱᱟᱱᱫᱩᱨᱟᱢ ᱥᱚᱨᱮᱱ ᱮ ᱥᱟᱹᱦᱤᱫᱽ ᱮᱱᱟ᱾ ᱟᱡ ᱛᱟᱭᱚᱢ ᱯᱮᱭᱟ ᱜᱤᱫᱽᱨᱟᱹ ᱥᱟᱶᱛᱮ ᱯᱮᱨᱮᱡ ᱜᱷᱟᱨᱚᱸᱡᱽ ᱮ ᱵᱟᱹᱜᱤᱭᱟᱫᱼᱟ᱾ ᱟᱨ ᱢᱤᱫᱴᱟᱹᱝ ᱯᱚᱪᱷᱤᱢ ᱵᱟᱝᱜᱟᱞ ᱨᱤᱱᱤᱡ ᱨᱟᱡᱮᱥ ᱩᱨᱟᱣ ᱦᱚᱸᱭ ᱥᱟᱹᱦᱤᱫᱽ ᱮᱱᱟ᱾

ᱚᱱᱟ ᱥᱟᱶᱛᱮ ᱡᱚᱛᱚ ᱛᱮ ᱢᱤᱫ ᱞᱟᱠᱷ ᱛᱩᱨᱩᱭ ᱜᱮᱞ ᱦᱟᱡᱟᱨ ᱯᱮ ᱥᱟᱭ ᱮᱜᱮ ᱯᱩᱱ ᱠᱮᱥ ᱮᱠᱴᱤᱵᱷ ᱢᱮᱱᱟᱜᱼᱟ ᱱᱤᱛᱚᱜ ᱦᱟᱹᱵᱤᱡ ᱛᱮ ᱪᱟᱞᱟᱣᱮᱱ ᱵᱟᱜᱮ ᱯᱩᱱ ᱴᱟᱲᱟᱝ ᱨᱮ ᱢᱚᱜᱮ ᱛᱩᱨ ᱦᱚᱲ ᱯᱚᱡᱤᱴᱤᱵᱷ ᱠᱚ ᱧᱟᱢ ᱟᱠᱟᱱᱟ ᱡᱟᱦᱟᱸ ᱨᱮ ᱯᱩᱨᱵᱤ ᱥᱤᱝᱵᱷᱩᱢ ᱠᱷᱚᱱ ᱢᱚᱬᱮ ᱜᱩᱢᱞᱟ ᱠᱷᱚᱱ ᱢᱤᱫ ᱨᱟᱢᱜᱚᱲ ᱠᱷᱚᱱ ᱵᱟᱨ ᱦᱟᱡᱟᱨᱤᱵᱟᱜᱽ ᱠᱷᱚᱱ ᱜᱮ ᱟᱨᱮ ᱨᱟᱺᱪᱤ ᱠᱷᱚᱱ ᱵᱟᱨᱭᱟ ᱠᱳᱰᱟᱨᱢᱟ ᱠᱷᱚᱱ ᱵᱟᱜᱮ ᱯᱩᱱ ᱞᱚᱦᱚᱨᱫᱟᱜᱟ ᱠᱷᱚᱱ ᱯᱮᱭᱟ ᱟᱡᱟᱨᱟᱱ ᱠᱚ ᱧᱟᱢ ᱟᱠᱟᱱᱟ ᱱᱚᱣᱟ ᱥᱟᱶᱛᱮ ᱜᱮ ᱯᱚᱱᱚᱛ ᱨᱮᱱᱟᱜ ᱠᱳᱨᱳᱱᱟ ᱞᱮᱠᱷᱟ ᱫᱚ ᱜᱮᱨᱮᱞ ᱟᱜᱮ ᱢᱚᱬ ᱦᱩᱭᱮᱱᱟ ᱯᱩᱨᱵᱤ ᱥᱤᱝᱵᱷᱩᱢ ᱨᱮ ᱢᱚᱬᱮ ᱜᱚᱴᱟᱝ ᱢᱟᱢᱞᱟ ᱛᱟᱞᱟᱨᱮ ᱟᱡᱟᱨᱟᱱ ᱠᱚ ᱢᱟᱹᱫᱽ ᱨᱮ ᱯᱮᱭᱟ ᱫᱤᱞᱞᱤ ᱢᱤᱫᱴᱟᱝ ᱢᱩᱢᱵᱟᱭ ᱟᱨ ᱢᱤᱫᱴᱟᱝ ᱫᱚ ᱠᱮᱨᱟᱞ ᱠᱷᱚᱱᱮ ᱦᱮᱡ ᱞᱮᱱ ᱛᱟᱦᱮᱸᱫ ᱡᱚᱛᱚ ᱠᱚ ᱠᱩᱨᱩᱱᱴᱟᱭᱤᱱ ᱨᱮᱠᱚ ᱫᱚᱦᱚ ᱞᱮᱫ ᱠᱚᱣᱟ ᱡᱟᱦᱟᱸ ᱠᱚ ᱴᱤᱢᱮᱡᱽ ᱨᱮᱱᱟᱜ ᱠᱳᱭᱮᱰ ᱣᱟᱨᱰ ᱨᱮᱠᱚ ᱵᱷᱩᱨᱛᱤ ᱠᱮᱫ ᱠᱚᱣᱟ ᱢᱤᱫ ᱟᱡᱟᱨᱟᱱᱤᱡ ᱫᱚ ᱢᱟᱱᱜᱳ ᱨᱤᱱᱤᱡ ᱠᱟᱱᱟᱭ ᱟᱨ ᱵᱟᱹᱠᱤ ᱯᱩᱱᱭᱟᱹ ᱫᱚ ᱟᱹᱛᱩ ᱫᱤᱥᱚᱢ ᱨᱮᱱ ᱠᱟᱱᱟ ᱠᱚ ᱡᱟᱦᱟᱸ ᱠᱚ ᱢᱩᱫᱽᱨᱮ ᱯᱮᱭᱟ ᱫᱚ ᱢᱩᱥᱟᱵᱚᱱᱤ ᱟᱨ ᱢᱤᱫᱴᱟᱝ ᱫᱚ ᱜᱷᱟᱴᱥᱤᱞᱟ ᱵᱞᱚᱠ ᱨᱤᱱᱤᱡ ᱠᱟᱱᱟᱭ ᱠᱳᱨᱳᱱᱟ ᱯᱚᱡᱤᱴᱤᱵᱷ ᱧᱟᱢ ᱥᱟᱶᱛᱮ ᱰᱤᱥᱤ ᱨᱚᱵᱤ ᱥᱚᱝᱠᱚᱨ ᱥᱩᱠᱞᱟ ᱫᱚ ᱠᱳᱵᱷᱤᱰ ᱣᱟᱨᱰ ᱨᱮ ᱵᱷᱩᱨᱛᱤ ᱨᱮᱱᱟᱜ ᱟᱫᱮᱥ ᱮ ᱮᱢᱟᱫ ᱠᱚᱣᱟ ᱯᱩᱨᱵᱤ ᱥᱤᱝᱵᱷᱩᱢ ᱜᱷᱟᱴᱥᱤᱞᱟᱹ ᱛᱷᱟᱱᱟ ᱨᱮᱱᱟᱜ ᱠᱟᱞᱪᱤᱠᱤ ᱯᱟᱧᱪᱟᱭᱮᱛ ᱨᱮᱱᱟᱜ ᱨᱮᱞᱵᱟᱲᱟ ᱟᱹᱛᱩ ᱨᱮ ᱵᱟᱞᱮ ᱢᱟᱦᱟ ᱧᱤᱫᱟᱹ ᱛᱤᱨᱤᱯᱩᱨᱩᱥ ᱛᱟᱞᱟᱨᱮ ᱠᱷᱟᱹᱯᱟᱹᱨᱤᱭᱟᱹ ᱛᱟᱭᱚᱢ ᱡᱟᱦᱟᱸᱭ ᱢᱩᱨᱞᱤ ᱫᱟᱥ ᱡᱟᱦᱟᱸᱭ ᱫᱚ ᱯᱩᱱ ᱜᱮᱞ ᱵᱚᱪᱷᱚᱨᱮ ᱦᱩᱭᱩᱜ ᱠᱟᱱᱟ ᱩᱱᱤ ᱱᱟᱹᱭᱦᱟᱹᱨ ᱨᱮᱜᱮ ᱜᱟᱢᱪᱷᱟ ᱛᱮ ᱯᱟᱹᱥᱤ ᱜᱚᱡ ᱮᱱᱟᱭ ᱱᱚᱣᱟ ᱢᱟᱢᱞᱟ ᱨᱮ ᱯᱩᱞᱤᱥ ᱢᱤᱫ ᱥᱟᱭ ᱦᱚᱲ ᱠᱚ ᱥᱟᱵ ᱟᱠᱟᱫ ᱠᱚᱣᱟ ᱜᱚᱡ ᱦᱚᱲᱢᱚ ᱯᱳᱥᱴᱢᱚᱨᱴᱚᱢ ᱞᱟᱹᱜᱤᱫ ᱜᱷᱟᱴᱥᱤᱞᱟᱹ ᱚᱱᱩᱢᱚᱱᱰᱚᱞ ᱦᱟᱥᱯᱟᱛᱟᱞ ᱠᱚ ᱵᱷᱮᱡᱟ ᱠᱮᱫᱼᱟ ᱛᱷᱟᱱᱟ ᱯᱨᱟᱵᱷᱟᱨᱤ ᱱᱚᱣᱟ ᱵᱟᱵᱚᱛᱮ ᱞᱟᱹᱭ ᱠᱮᱫᱟ ᱡᱮ ᱢᱩᱞᱤ ᱫᱟᱥᱤᱡ ᱮᱨᱟ ᱩᱥᱟ ᱫᱟᱥ ᱠᱟᱛᱷᱟ ᱞᱮᱠᱟᱛᱮ ᱩᱱᱤᱭᱟᱜ ᱵᱚᱦᱚᱜ ᱫᱚ ᱵᱟᱭ ᱠᱟᱹᱢᱤᱭᱮᱫ ᱛᱟᱦᱮᱸᱫ ᱟᱨ ᱫᱤᱱᱟᱹᱢ ᱜᱮ ᱧᱩ ᱵᱩᱞ ᱠᱟᱛᱮ ᱮ ᱛᱟᱦᱮᱸᱱᱟ᱾ ᱥᱟᱶᱛᱮ ᱫᱤᱱᱟᱹᱢ ᱦᱤᱞᱚᱜ ᱚᱲᱟᱜ ᱨᱮ ᱫᱟᱞᱫᱟᱯᱟᱞ ᱦᱚᱸ ᱦᱩᱭᱩᱜ ᱛᱟᱦᱮᱸᱫ᱾ ᱱᱚᱣᱟ ᱠᱚ ᱟᱹᱲᱤᱥ ᱛᱮ ᱢᱚᱬᱮ ᱢᱟᱦᱟᱸ ᱞᱟᱦᱟ ᱨᱮᱜᱮ ᱩᱥᱟ ᱫᱮᱣᱤ ᱫᱚ ᱡᱟᱱᱟᱢ ᱚᱲᱟᱜ ᱮᱫᱮᱞ ᱵᱮᱲᱟ ᱛᱮ ᱦᱮᱡ ᱞᱮᱱ ᱛᱟᱦᱮᱸᱫ ᱮ᱾ ᱛᱟᱭᱚᱢ ᱛᱟᱭᱚᱢ ᱛᱮ ᱟᱡ ᱡᱟᱶᱟᱭ ᱦᱚᱸ ᱱᱟᱹᱭᱦᱟᱹᱨ ᱮ ᱥᱮᱴᱮᱨ ᱮᱱᱟ᱾ ᱟᱹᱭᱩᱵ ᱛᱟᱨᱟᱥᱤᱧ ᱚᱠᱛᱮ ᱯᱟᱸᱪ ᱵᱟᱡᱮ ᱥᱮᱴᱮᱨ ᱠᱟᱛᱮ ᱫᱚᱥᱟᱨ ᱦᱤᱞᱚᱜ ᱩᱱᱤ ᱜᱟᱢᱪᱷᱟ ᱛᱮ ᱯᱟᱹᱥᱤ ᱜᱚᱡ ᱮᱱᱟᱭ᱾ ᱤᱱᱥᱯᱮᱠᱴᱚᱨ ᱯᱟᱥᱠᱟᱞ ᱴᱚᱯᱯᱚ ᱟᱱᱟᱭᱩᱨᱮ ᱯᱩᱞᱤᱥ ᱠᱚ ᱦᱚᱛᱮᱛᱮ ᱨᱟᱡᱽᱱᱚᱜᱚᱨ ᱦᱟᱴ ᱮᱞᱟᱠᱟ ᱨᱮ ᱯᱞᱟᱜ ᱢᱟᱨᱪ ᱠᱚ ᱚᱰᱚᱠ ᱠᱮᱫᱼᱟ ᱥᱟᱹᱨᱫᱤ ᱢᱟᱦᱟ ᱦᱤᱞᱳᱜ ᱨᱟᱡᱽᱱᱚᱜᱚᱨ ᱯᱨᱚᱠᱷᱚᱸᱰ ᱨᱮᱱᱟᱜ ᱦᱟᱴ ᱵᱟᱡᱟᱨ ᱨᱮ ᱟᱭᱢᱟ ᱵᱷᱤᱲ ᱛᱟᱦᱮᱸ ᱠᱟᱱ ᱤᱫᱤᱛᱮ ᱠᱷᱚᱵᱚᱨ ᱵᱟᱲᱟᱭ ᱛᱟᱭᱚᱢ ᱤᱱᱥᱯᱮᱠᱴᱚᱨ ᱯᱟᱥᱠᱟᱞ ᱴᱚᱯᱯᱚ ᱟᱱᱟᱭᱩᱨ ᱨᱮ ᱯᱞᱟᱜ ᱢᱟᱨᱪ ᱠᱚ ᱚᱰᱚᱠ ᱠᱮᱫᱼᱟ ᱡᱟᱦᱟᱸᱨᱮ ᱮᱱᱟᱥᱢᱟᱱ ᱟᱛᱮ ᱠᱚ ᱞᱟᱹᱭᱮᱫᱼᱟ ᱜᱚᱴᱟ ᱵᱷᱟᱨᱚᱛ ᱨᱮ ᱢᱤᱫ ᱥᱟᱭ ᱯᱩᱜᱮ ᱯᱩᱱ ᱫᱷᱟᱨᱟ ᱠᱚ ᱞᱟᱹᱜᱩ ᱟᱠᱟᱱᱟ ᱥᱟᱶᱛᱮ ᱥᱳᱥᱟᱞ ᱰᱤᱥᱴᱮᱱᱥ ᱨᱮᱱᱟᱜ ᱟᱹᱱᱟᱹᱨᱤ ᱢᱟᱱᱟᱣ ᱵᱟᱛᱟᱣ ᱱᱤᱦᱟᱹᱛ ᱜᱮ ᱞᱟᱹᱠᱛᱤ ᱠᱟᱱᱟ ᱡᱮᱢᱚᱱ ᱱᱚᱶᱟ ᱠᱳᱨᱳᱱᱟ ᱟᱡᱟᱨ ᱢᱟᱦᱟᱢᱟᱹᱨᱤ ᱛᱮ ᱟᱵᱚ ᱟᱨ ᱥᱟᱱᱟᱢ ᱦᱚᱲ ᱵᱚᱱ ᱵᱟᱧᱪᱟᱣ ᱫᱟᱲᱮ ᱟᱠᱚ ᱢᱟ ᱟᱨ ᱵᱟᱡᱟᱨ ᱨᱮ ᱡᱟᱦᱟᱸ ᱛᱤᱱᱟᱹᱜ ᱜᱮ ᱫᱚᱠᱟᱱ ᱞᱟᱜᱟᱣ ᱟᱠᱟᱱᱟ ᱡᱚᱛᱚ ᱢᱤᱫ ᱢᱤᱴᱟᱨ ᱥᱟᱺᱜᱤᱧ ᱨᱮᱜᱮ ᱞᱟᱜᱟᱣᱜ ᱢᱟ ᱥᱟᱶᱛᱮ ᱥᱳᱥᱟᱞ ᱰᱤᱥᱴᱮᱱᱥ ᱟᱹᱱᱟᱹᱨᱤ ᱢᱟᱱᱟᱣ ᱵᱟᱛᱟᱣ ᱢᱟ ᱟᱨ ᱢᱟᱥᱠ ᱦᱚᱨᱚᱜ ᱫᱚ ᱱᱤᱦᱟᱹᱛ ᱜᱮ ᱞᱟᱹᱠᱛᱤ ᱠᱟᱱᱟ᱾ ᱢᱟᱨᱟᱝ ᱢᱚᱱᱛᱨᱤ ᱟᱢ ᱪᱮᱫᱟᱜ ᱩᱠᱩ ᱛᱷᱤᱨ ᱛᱷᱟᱨ ᱨᱮ ᱢᱮᱱᱟᱢᱟ? ᱵᱟᱨᱦᱮ ᱚᱰᱚᱠ ᱠᱟᱛᱮ ᱫᱤᱥᱚᱢ ᱨᱤᱱ ᱦᱚᱲ ᱥᱟᱹᱨᱤ ᱠᱟᱛᱷᱟ ᱞᱟᱹᱭ ᱟᱠᱚ ᱢᱮ, ᱱᱚᱶᱟ ᱠᱟᱛᱷᱟᱭ ᱢᱮᱱ ᱠᱮᱫᱼᱟ ᱨᱟᱦᱩᱞ ᱜᱟᱱᱫᱷᱤ᱾